ᱥᱟᱱᱟᱢ ᱠᱚ ᱡᱚᱦᱟᱨ ᱥᱟᱶᱦᱮᱫ ᱥᱟᱸᱜᱷᱟ ᱨᱮ ᱟᱯᱮ ᱠᱚᱣᱟᱜ ᱥᱟᱹᱜᱩᱱ ᱫᱟᱨᱟᱢ ᱛᱮᱦᱮᱧ ᱫᱚ ᱜᱩᱨᱩ ᱜᱚᱢᱠᱮ ᱚᱞ ᱟᱠᱟᱫ ᱯᱚᱛᱚᱵ ᱯᱟᱹᱨᱥᱤ ᱯᱚᱦᱟ ᱠᱷᱚᱱ ᱥᱟᱠᱟᱢ ᱪᱮᱬᱮ ᱟᱨ ᱦᱟᱹᱛᱤᱭᱟᱜ ᱠᱟᱹᱦᱱᱤ ᱵᱚᱱ ᱟᱸᱡᱚᱢᱟ ᱢᱤᱫ ᱵᱩᱨᱩ ᱨᱮ ᱢᱤᱫᱴᱟᱝ ᱦᱟᱹᱛᱤᱭᱮ ᱛᱟᱦᱮᱸ ᱠᱟᱱᱟ ᱩᱱᱤ ᱫᱚ ᱟᱹᱰᱤ ᱮ ᱫᱷᱤᱨᱟᱹᱴᱟ ᱪᱤᱞᱤ ᱦᱚᱸᱜᱮ ᱵᱟᱭ ᱵᱚᱛᱚᱨ ᱟᱠᱚᱣᱟ ᱚᱱᱟ ᱵᱩᱨᱩ ᱟᱲᱮ ᱨᱮ ᱢᱤᱫ ᱱᱟᱱᱦᱟ ᱥᱟᱺᱦᱤᱡ ᱥᱟᱨᱡᱚᱢ ᱫᱟᱨᱮ ᱨᱮ ᱵᱟᱨᱭᱟ ᱥᱟᱠᱟᱢ ᱪᱮᱬᱮ ᱠᱤᱱ ᱛᱩᱠᱟᱹ ᱞᱮᱫᱼᱟ ᱟᱨ ᱚᱸᱰᱮ ᱠᱤᱱ ᱦᱚᱯᱚᱱ ᱞᱮᱫ ᱠᱚᱣᱟ ᱩᱱᱤ ᱫᱷᱤᱨᱟᱹᱴ ᱦᱟᱹᱛᱤ ᱫᱚ ᱦᱮᱡ ᱠᱟᱛᱮ ᱚᱱᱟ ᱫᱟᱨᱮ ᱨᱮ ᱜᱟᱥᱟᱨᱚᱜ ᱮ ᱮᱦᱚᱵ ᱮᱱᱟ ᱫᱟᱨᱮ ᱫᱚ ᱟᱹᱰᱤ ᱫᱷᱚᱯᱚᱴ ᱦᱤᱞᱟᱹᱣ ᱮᱱᱟ ᱥᱟᱠᱟᱢ ᱪᱮ ᱨᱮᱭᱟᱜ ᱛᱩᱠᱟᱹ ᱫᱚ ᱞᱟᱹᱭᱫᱟ ᱞᱟᱹᱛᱤᱧ ᱮᱱᱟ ᱦᱚᱯᱚᱱ ᱠᱚ ᱧᱩᱨ ᱩᱛᱟᱹᱨᱚᱜ ᱞᱮᱠᱟ ᱥᱟᱠᱟᱢ ᱪᱮᱬᱮ ᱟᱹᱰᱤ ᱠᱤᱱ ᱵᱚᱛᱚᱨ ᱮᱱᱟ ᱟᱨ ᱠᱤᱱ ᱦᱩᱰᱩ ᱮᱱᱟ ᱟᱫᱚ ᱦᱟᱹᱛᱤ ᱠᱤᱱ ᱢᱮᱛᱟᱭ ᱠᱟᱱᱟ ᱮ ᱦᱟᱹᱛᱤ ᱨᱟᱡᱟ ᱱᱮᱦᱚᱨᱮᱫ ᱢᱮᱭᱟᱞᱤᱧ ᱱᱚᱣᱟ ᱫᱟᱨᱮ ᱨᱮ ᱟᱹᱞᱤᱧ ᱨᱤᱱ ᱦᱚᱯᱚᱱ ᱢᱮᱱᱟᱜ ᱠᱚᱣᱟ ᱟᱢᱮᱢ ᱜᱟᱥᱟᱨᱚᱜ ᱠᱟᱱᱟ ᱦᱚᱯᱚᱱ ᱠᱚ ᱱᱟᱦᱟᱜ ᱠᱚ ᱧᱩᱨ ᱜᱩᱡᱩᱜ ᱛᱟᱹᱞᱤᱧᱟ ᱟᱞᱚᱢ ᱜᱟᱥᱟᱨᱚᱜᱼᱟ ᱫᱷᱤᱨᱟᱹ ᱴᱷᱟᱹᱛᱤ ᱮᱫᱽᱨᱮ ᱜᱚᱫ ᱮᱱᱟᱭ ᱢᱮᱱ ᱠᱮᱫ ᱟᱭ ᱟᱹᱵᱤᱱ ᱤᱧ ᱵᱤᱱ ᱢᱟᱱᱟᱭᱤᱧᱟ ᱦᱚᱯᱚᱱ ᱠᱚ ᱡᱟᱦᱟᱸ ᱜᱮ ᱟᱯᱮ ᱱᱚᱝᱠᱟᱱ ᱪᱮᱬᱮ ᱡᱤᱣᱤ ᱠᱟᱛᱮ ᱦᱚᱸ ᱪᱮᱫ ᱯᱚᱲᱦᱚ ᱤᱧ ᱫᱩᱧ ᱜᱟᱥᱟᱨᱚᱜ ᱜᱮᱭᱟ ᱫᱟᱨᱮ ᱦᱚᱸᱧ ᱦᱤᱞᱟᱹᱣ ᱜᱮᱭᱟ ᱪᱮᱫ ᱵᱤᱱ ᱪᱮᱠᱟᱭᱤᱧᱟ ᱟᱫᱚ ᱛᱟᱹᱦᱩ ᱮᱫᱨᱮ ᱛᱮ ᱜᱟᱥᱟᱨ ᱮᱱᱟ ᱛᱩᱠᱟᱹ ᱦᱚᱸ ᱛᱟᱹᱦᱩ ᱞᱮᱫᱟ ᱞᱟᱹᱛᱤᱧ ᱮᱱᱟ ᱥᱟᱠᱟᱢ ᱪᱮᱬᱮ ᱟᱹᱰᱤ ᱛᱮᱫ ᱠᱤᱱ ᱮᱫᱨᱮ ᱮᱱᱟ ᱵᱩᱫᱷᱤ ᱦᱚᱸᱠᱤᱱ ᱠᱩᱲᱟᱹᱣ ᱜᱚᱫ ᱠᱮᱫᱟ ᱟᱫᱚ ᱦᱟᱹᱛᱤ ᱠᱤᱱ ᱢᱮᱛᱟ ᱫᱮᱭᱟ ᱦᱟᱹᱛᱤ ᱨᱟᱡᱟ ᱟᱹᱞᱤᱧ ᱞᱤᱧ ᱱᱮᱦᱚᱨ ᱠᱮᱫ ᱢᱮᱭᱟ ᱵᱟᱢ ᱟᱸᱡᱚᱢ ᱞᱮᱫᱟ ᱦᱚᱲ ᱢᱮᱱᱛᱮ ᱦᱚᱲ ᱞᱮᱠᱟ ᱵᱟᱢ ᱢᱮᱛᱟᱫ ᱞᱤᱧᱟ ᱟᱨᱦᱚᱸᱢ ᱦᱤᱞᱟᱹᱣᱮᱫ ᱜᱮᱭᱟ ᱟᱫᱚ ᱟᱞᱚᱢ ᱦᱤᱞᱟᱹᱣᱟ ᱵᱟᱝᱠᱷᱟᱱ ᱟᱢ ᱦᱚᱸᱞᱤᱧ ᱦᱤᱞᱟᱹᱣ ᱜᱚᱫ ᱠᱟᱢᱟ ᱦᱟᱹᱛᱤᱭᱮ ᱢᱮᱱ ᱠᱮᱫᱼᱟ ᱦᱮᱸ ᱟᱹᱵᱤᱱᱟᱜ ᱩᱱᱟᱹᱜ ᱫᱟᱲᱮ ᱤᱧ ᱵᱤᱱ ᱦᱤᱞᱟᱹᱣ ᱠᱤᱧᱟ ᱢᱟᱥᱮ ᱦᱤᱞᱟᱹᱣᱤᱧ ᱵᱤᱱ ᱟᱫᱚ ᱩᱱᱤ ᱦᱚᱸ ᱛᱟᱹᱦᱩ ᱮᱫᱨᱮᱛᱮ ᱫᱟᱨᱮ ᱦᱤᱞᱟᱹᱣᱮ ᱪᱷᱩᱴᱟᱹᱣᱮᱱᱟ ᱥᱟᱠᱟᱢ ᱪᱮᱬᱮ ᱠᱤᱱ ᱫᱚ ᱟᱫᱚ ᱩᱱᱤ ᱴᱷᱮᱱ ᱦᱩᱡ ᱢᱟᱹᱨ ᱛᱮᱠᱤᱱ ᱟᱬᱜᱚ ᱵᱚᱞᱚᱭᱮᱱᱟ ᱩᱱᱤᱭᱟᱜ ᱵᱟᱱᱟᱨ ᱞᱩᱛᱩᱨ ᱨᱮᱠᱤᱱ ᱥᱚᱵᱚᱜ ᱵᱚᱞᱚ ᱜᱚᱫ ᱮᱱᱟ ᱟᱨ ᱠᱤᱱ ᱯᱷᱟᱴᱟ ᱯᱷᱟᱴᱟᱭᱮᱱᱟ ᱦᱟᱹᱛᱤ ᱟᱹᱰᱤ ᱫᱚᱲ ᱜᱮ ᱦᱟᱹᱥᱩ ᱠᱮᱫᱮᱭᱟ ᱵᱟᱭ ᱴᱟᱦᱨᱟᱣ ᱫᱟᱲᱮᱭᱟᱫᱟ ᱵᱚᱦᱚᱜ ᱤᱨᱪᱤᱭᱟᱛᱮ ᱞᱮᱣᱫᱟ ᱟᱹᱪᱩᱨ ᱮᱱᱟ ᱪᱮᱬᱮ ᱠᱤᱱ ᱛᱟᱹᱦᱩ ᱠᱤᱱ ᱯᱷᱟᱴᱟ ᱯᱷᱟᱴᱟ ᱠᱮᱫᱮᱭᱟ ᱦᱟᱹᱛᱤ ᱦᱚᱸᱭ ᱛᱟᱣᱟᱜ ᱛᱟᱨᱥᱮ ᱮᱱᱟ ᱟᱨ ᱮ ᱞᱟᱸᱜᱟ ᱥᱟᱭ ᱮᱱᱟ ᱪᱮᱫ ᱦᱚᱸ ᱜᱮ ᱵᱟᱭ ᱫᱤᱥᱟᱹ ᱫᱟᱲᱮᱭᱟᱫᱟ ᱨᱟᱜ ᱠᱟᱛᱮ ᱟᱫᱚᱭ ᱢᱮᱱ ᱠᱮᱫᱟ ᱮ ᱪᱮᱬᱮ ᱨᱟᱡᱟ ᱤᱠᱟᱹ ᱠᱤᱧ ᱵᱤᱱ ᱟᱹᱵᱤᱱ ᱦᱚᱸᱵᱤᱱ ᱢᱟᱨᱟᱝ ᱦᱚᱲ ᱠᱟᱱ ᱜᱮᱭᱟ ᱟᱫᱚ ᱟᱹᱵᱤᱱᱟᱜ ᱫᱟᱨᱮ ᱨᱮ ᱛᱤᱥ ᱦᱚᱸ ᱵᱟᱹᱧ ᱜᱟᱥᱟᱨᱚᱜᱼᱟ ᱟᱨ ᱦᱤᱞᱟᱹᱣ ᱦᱚᱸ ᱵᱟᱹᱧ ᱦᱤᱞᱟᱹᱣᱟ ᱢᱟ ᱤᱠᱟᱹ ᱠᱤᱧ ᱵᱤᱱ ᱠᱷᱟᱱ ᱜᱮ ᱪᱮᱬᱮ ᱠᱤᱱ ᱩᱰᱟᱹᱣ ᱚᱰᱚᱠ ᱮᱱᱟ ᱦᱟᱹᱛᱤ ᱵᱟᱵᱟ ᱱᱚᱣᱟ ᱠᱚ ᱢᱮᱱ ᱠᱟᱛᱮ ᱚᱸᱰᱮ ᱠᱷᱚᱱ ᱫᱚᱭ ᱧᱤᱨ ᱩᱛᱟᱹᱨ ᱮᱱᱟ᱾ ᱥᱟᱠᱟᱢ ᱪᱮᱬᱮ ᱦᱚᱯᱚᱱ ᱠᱚᱠᱤᱱ ᱵᱟᱧᱪᱟᱣ ᱠᱮᱫ ᱠᱚᱣᱟ᱾